ᱡᱚᱦᱟᱨ ᱜᱮ ᱥᱟᱱᱟᱢ ᱠᱚ ᱟᱨ ᱢᱤᱫᱴᱟᱝ ᱵᱷᱤᱰᱤᱭᱳ ᱛᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱚ ᱜᱟᱛᱮ ᱠᱚ ᱟᱹᱰᱤ ᱟᱨᱟᱜ ᱜᱮ ᱱᱟᱦᱟᱜ ᱧᱮᱞᱚᱜ ᱠᱟᱱᱟ ᱪᱮᱫᱟᱜ ᱥᱮ ᱱᱟᱣᱟ ᱜᱮ ᱵᱷᱤᱛ ᱠᱚ ᱯᱚᱛᱟᱣ ᱟᱠᱟᱫ ᱱᱟᱦᱟᱜ ᱱᱚᱣᱟ ᱥᱟᱠᱨᱟᱛ ᱯᱟᱨᱟᱵᱽ ᱨᱮ ᱛᱟᱵᱚᱱ ᱟᱫᱚ ᱛᱮᱦᱮᱧ ᱫᱚ ᱚᱲᱟᱜ ᱨᱮᱫᱚ ᱤᱧ ᱥᱩᱢᱩᱝ ᱜᱮ ᱱᱟᱦᱟᱜ ᱢᱮᱱᱟᱜ ᱟᱠᱟᱫᱤᱧᱟ ᱡᱚᱛᱚ ᱦᱚᱲ ᱫᱤᱥᱚᱢ ᱥᱮᱫ ᱱᱟᱦᱟᱜ ᱠᱚ ᱨᱩᱣᱟᱹᱲ ᱠᱟᱱᱟ ᱛᱟᱵᱚᱱ ᱱᱤᱭᱟᱹ ᱠᱷᱟᱹᱛᱤᱨ ᱠᱤ ᱜᱟᱯᱟ ᱠᱩᱲᱤ ᱛᱟᱹᱨᱤᱠᱷ ᱵᱷᱤᱢᱠᱩᱸᱰ ᱡᱟᱹᱛᱨᱤ ᱢᱮᱱᱟᱜᱼᱟ ᱚᱱᱟ ᱥᱟᱶᱛᱮ ᱟᱠᱚ ᱵᱷᱟᱸᱰᱟᱱ ᱩᱢᱩᱜ ᱠᱚ ᱢᱮᱱᱟᱜ ᱟᱠᱟᱫ ᱛᱟᱠᱚ ᱫᱤᱥᱚᱢ ᱥᱮᱫ ᱟᱫᱚ ᱡᱚᱛᱚ ᱦᱚᱲ ᱱᱟᱦᱟᱜ ᱠᱚ ᱨᱩᱣᱟᱹᱲ ᱠᱟᱱᱟ ᱛᱟᱵᱚᱱ ᱚᱠᱚᱭ ᱦᱚᱸ ᱱᱟᱦᱟᱜ ᱱᱚᱣᱟ ᱡᱟᱦᱟᱸ ᱨᱮ ᱟᱞᱮ ᱵᱷᱩᱵᱽᱱᱮᱥᱥᱚᱨ ᱨᱮᱞᱮ ᱛᱟᱦᱮᱱᱟ ᱛᱚ ᱩᱱᱠᱩ ᱱᱟᱦᱟᱜ ᱟᱠᱚ ᱚᱲᱟᱜ ᱦᱚᱲ ᱫᱚ ᱡᱚᱛᱚ ᱱᱟᱦᱟᱜ ᱠᱚ ᱨᱩᱣᱟᱹᱲ ᱪᱟᱵᱟᱭᱮᱱᱟ ᱟᱫᱚ ᱦᱤᱡᱩᱜ ᱟᱠᱚ ᱱᱟᱦᱟᱜ ᱟᱨ ᱵᱟᱨ ᱯᱮ ᱫᱤᱱ ᱯᱚᱨᱮ ᱟᱨ ᱟᱭᱳ ᱫᱚ ᱰᱤᱭᱩᱴᱤ ᱥᱮᱱ ᱠᱟᱱᱟᱭ ᱱᱟᱦᱟᱜ ᱛᱟᱵᱚᱱ ᱟᱨ ᱫᱷᱤᱱᱟᱹᱝ ᱪᱷᱚᱴᱟ ᱠᱚᱥᱮᱱ ᱱᱟᱦᱟᱜ ᱮ ᱨᱩᱣᱟᱹᱲᱟ ᱟᱨ ᱤᱧ ᱥᱩᱢᱩᱝ ᱱᱟᱦᱟᱜ ᱢᱮᱱᱟᱜ ᱟᱠᱟᱫᱤᱧᱟᱹ ᱚᱲᱟᱜ ᱨᱮ ᱛᱟᱵᱚᱱ ᱟᱨ ᱱᱤᱛᱚᱜ ᱢᱟ ᱪᱟᱨ ᱴᱟ ᱜᱟᱱ ᱴᱟᱭᱤᱢ ᱱᱟᱦᱟᱜ ᱦᱩᱭᱩᱜ ᱠᱟᱱᱟ ᱛᱟᱵᱚᱱ ᱟᱨ ᱠᱩᱞᱦᱤ ᱥᱮᱫ ᱨᱮᱧ ᱫᱩᱲᱩᱵ ᱟᱠᱟᱱᱟ ᱮᱠᱞᱟ ᱜᱮ ᱵᱮᱥ ᱦᱚᱸ ᱵᱟᱭ ᱵᱩᱡᱷᱟᱹᱜ ᱠᱟᱱᱟ ᱛᱟᱵᱚᱱ ᱟᱹᱰᱤ ᱥᱩᱱ ᱥᱟᱱ ᱜᱮ ᱵᱩᱡᱷᱟᱹᱜ ᱠᱟᱱᱟ ᱮᱠᱞᱟ ᱜᱮ ᱟᱨ ᱢᱟᱨᱠᱮᱴ ᱥᱮᱫ ᱱᱟᱦᱟᱜ ᱤᱧ ᱥᱮᱱ ᱧᱚᱜᱚᱜᱼᱟ ᱱᱤᱭᱟᱹ ᱠᱷᱟᱹᱛᱤᱨ ᱠᱤ ᱥᱟᱭᱠᱮᱞ ᱡᱩᱛᱨᱟᱹᱣ ᱨᱮᱱᱟᱜ ᱱᱟᱦᱟᱜ ᱢᱮᱱᱟᱜ ᱛᱟᱵᱚᱱ ᱢᱤᱫᱴᱟᱱ ᱥᱟᱭᱠᱮᱞ ᱟᱫᱚ ᱡᱟᱦᱟᱸ ᱥᱮᱫ ᱠᱚ ᱥᱮᱱ ᱵᱟᱲᱟᱜ ᱞᱟᱹᱜᱤᱫ ᱟᱨ ᱢᱤᱫ ᱞᱮᱛᱟᱲ ᱢᱟ ᱜᱟᱹᱰᱤ ᱛᱮ ᱵᱟᱭ ᱥᱚᱢᱵᱷᱚᱵ ᱠᱟᱱᱟ ᱥᱮ ᱟᱨ ᱠᱚᱞᱮᱡᱽ ᱠᱚᱜᱮᱧ ᱥᱮᱱ ᱵᱟᱲᱟᱜ ᱠᱟᱱᱟ ᱜᱟᱹᱰᱤ ᱛᱮᱫᱚ ᱟᱨ ᱥᱟᱭᱠᱮᱞ ᱛᱮᱫᱚ ᱡᱟᱦᱟᱱᱟᱜ ᱚᱱᱠᱟ ᱫᱟᱬᱟ ᱵᱟᱲᱟ ᱠᱚ ᱥᱮᱱ ᱵᱟᱲᱟ ᱦᱩᱭᱩᱜᱼᱟ ᱡᱟᱦᱟᱸ ᱥᱮᱫ ᱜᱮ ᱟᱨ ᱞᱚᱜᱚᱱ ᱜᱮ ᱦᱟᱸᱜ ᱠᱚ ᱨᱩᱣᱟᱹᱲᱟ ᱵᱟᱨ ᱯᱮ ᱫᱤᱱ ᱯᱚᱨᱮ ᱦᱟᱸᱜ ᱟᱨ ᱤᱱᱟᱹᱜ ᱫᱤᱱ ᱵᱷᱳᱨ ᱫᱚ ᱛᱟᱦᱮᱸ ᱦᱩᱭᱩᱜᱼᱟ ᱱᱚᱝᱠᱟ ᱜᱮ ᱟᱨ ᱟᱭᱳ ᱦᱟᱸᱜ ᱢᱮᱱᱟᱜ ᱟᱠᱟᱫᱤᱧᱟ ᱚᱱᱠᱟ ᱫᱚ ᱦᱟᱸᱜ ᱵᱮᱥ ᱵᱟᱹᱧ ᱵᱩᱡᱷᱟᱹᱣᱟ ᱟᱫᱚ ᱱᱤᱛᱚᱜ ᱢᱟ ᱟᱭᱳ ᱦᱚᱸ ᱰᱤᱭᱩᱴᱤ ᱥᱮᱱ ᱠᱟᱱᱟᱭ ᱥᱮ ᱟᱨ ᱤᱧ ᱥᱩᱢᱩᱝ ᱢᱮᱱᱟᱜ ᱟᱠᱟᱫᱤᱧᱟ ᱛᱚ ᱵᱮᱥ ᱵᱟᱭ ᱵᱩᱡᱷᱟᱹᱜ ᱠᱟᱱᱟ ᱛᱟᱵᱚᱱ ᱚᱱᱟ ᱠᱚᱫᱚ ᱪᱷᱟᱲᱟ ᱴᱷᱤᱠ ᱜᱮᱭᱟ ᱟᱫᱚ ᱮᱠᱞᱟ ᱢᱤᱱᱟᱹᱧ ᱛᱮ ᱚᱲᱟᱜ ᱠᱚᱫᱚᱧ ᱪᱟᱹᱵᱤ ᱦᱚᱴᱚ ᱠᱟᱜ ᱠᱟᱱᱟ ᱵᱟᱠᱷᱟᱱ ᱠᱩᱢᱲᱩ ᱠᱚᱠᱚ ᱫᱟᱹᱲ ᱵᱚᱞᱚᱱᱟ ᱥᱟᱭᱠᱮᱞ ᱤᱧ ᱥᱟᱵ ᱠᱮᱜᱼᱟ ᱱᱚᱜᱼᱚᱭ ᱛᱚᱨᱟ ᱦᱟᱸᱜ ᱥᱟᱭᱠᱮᱞ ᱱᱚᱜᱼᱚ ᱱᱚᱝᱠᱟᱱᱟ ᱟᱫᱚ ᱯᱚᱝᱪᱚᱨ ᱜᱮ ᱦᱟᱸᱜ ᱯᱟᱞᱮ ᱯᱚᱝᱪᱚᱨ ᱠᱟᱱᱟ ᱱᱟᱥᱮ ᱫᱷᱟᱨᱟ ᱦᱟᱸᱜ ᱛᱟᱵᱚᱱ ᱤᱧᱟᱹᱜ ᱵᱷᱚᱭᱮᱥ ᱦᱟᱸᱜ ᱠᱟᱹᱡ ᱵᱷᱮᱜᱟᱨ ᱫᱷᱟᱨᱟ ᱟᱸᱡᱚᱢᱚᱜ ᱠᱟᱱᱟ ᱦᱟᱸᱜ ᱟᱫᱚ ᱛᱷᱚᱱᱰᱟ ᱥᱟᱵ ᱧᱚᱜ ᱠᱟᱜ ᱞᱤᱧᱟ ᱦᱟᱸᱜ ᱛᱟᱵᱚᱱ ᱱᱟᱥᱮ ᱫᱷᱟᱨᱟ ᱟᱨ

ᱟᱫᱚ ᱚᱱᱟ ᱠᱷᱟᱹᱛᱤᱨ ᱞᱚᱞᱚ ᱠᱟᱛᱮ ᱫᱟᱜ ᱤᱧ ᱧᱩᱭᱮᱫᱼᱟ ᱛᱟᱵᱚᱱ ᱱᱟᱥᱮ ᱫᱷᱟᱨᱟᱧ ᱩᱨᱜᱩᱢ ᱧᱚᱜᱮᱜᱼᱟ ᱟᱫᱚ ᱥᱟᱭᱠᱮᱞ ᱤᱧ ᱡᱩᱛᱨᱟᱹᱣ ᱠᱮᱫ ᱛᱮ ᱛᱟᱵᱚᱱ ᱟᱭᱳ ᱢᱟ ᱠᱟᱹᱢᱤ ᱪᱟᱞᱟᱣ ᱞᱮᱱᱟ ᱟᱫᱚ ᱱᱤᱛᱚᱜ ᱢᱟ ᱫᱤᱱ ᱢᱟ ᱦᱩᱰᱤᱧ ᱜᱮᱭᱟ ᱥᱮ ᱞᱚᱜᱚᱱ ᱫᱷᱟᱨᱟ ᱟᱹᱭᱩᱵᱚᱜ ᱠᱟᱱᱟ ᱮᱱᱠᱷᱟᱱ ᱟᱹᱭᱩᱵ ᱧᱚᱜ ᱮᱱᱠᱷᱟᱱ ᱟᱫᱚ ᱟᱛᱨᱟ ᱟᱹᱜᱩᱧ ᱥᱮᱱ ᱞᱮᱱ ᱛᱟᱦᱮᱸᱫ

ᱟᱭᱳ ᱥᱚᱵᱥᱠᱨᱟᱭᱵᱚᱨ ᱠᱚᱠᱚ ᱢᱮᱱᱮᱫᱼᱟ ᱠᱤ ᱟᱢ ᱟᱭᱳ ᱵᱷᱤᱰᱤᱭᱳ ᱨᱮ ᱪᱮᱫᱟᱜ ᱵᱟᱢ ᱟᱹᱜᱩᱭᱮ ᱠᱟᱱᱟ ᱟᱨ ᱵᱷᱤᱰᱤᱭᱳ ᱨᱮ ᱟᱹᱜᱩ ᱧᱚᱜᱮ ᱢᱮ ᱛᱚ ᱧᱮᱞᱮᱯᱮ ᱱᱩᱭ ᱠᱟᱱᱟᱭ ᱤᱧ ᱟᱭᱳ ᱫᱚ ᱠᱚᱯ ᱨᱤᱭᱩ ᱤᱢᱟᱹᱧ ᱢᱮ ᱤᱧ ᱫᱚ ᱪᱟ ᱨᱮᱰᱤ ᱛᱚ ᱧᱩ ᱧᱚᱜ ᱞᱮᱜᱮ ᱵᱚᱱ

ᱯᱷᱟᱭᱱᱟᱞᱤ ᱫᱟᱠᱟ ᱠᱚ ᱩᱛᱩ ᱠᱚ ᱯᱩᱨᱟᱹ ᱨᱮᱰᱤ ᱩᱛᱟᱹᱨ ᱮᱱᱟ ᱛᱟᱵᱚᱱ ᱟᱨ ᱱᱤᱛᱚᱜ ᱫᱚᱵᱚ ᱡᱚᱢ ᱩᱛᱟᱹᱨᱟ ᱡᱟᱣ ᱠᱷᱚᱱ ᱫᱚ ᱛᱮᱦᱮᱧ ᱠᱟᱹᱡ ᱟᱬᱜᱟᱛ ᱨᱮ ᱡᱚᱢ ᱦᱩᱭᱩᱜ ᱠᱟᱱᱟ ᱟᱨ ᱱᱚᱰᱮ ᱫᱚ ᱵᱟᱡᱟᱨ ᱨᱮᱫᱚ ᱵᱷᱮᱜᱟᱨ ᱞᱮᱠᱟ ᱟᱠᱚ ᱠᱚ ᱯᱟᱹᱨᱠᱟᱹᱣ ᱟᱠᱟᱱᱟ ᱟᱹᱰᱤ ᱞᱮᱴ ᱨᱮᱱᱟᱝ ᱠᱚ ᱪᱚᱸᱫᱟᱭᱟ ᱟᱨ ᱞᱮᱴ ᱨᱮᱱᱟᱝ ᱠᱚ ᱡᱚᱢᱟ

ᱛᱮᱦᱮᱧᱟᱜ ᱵᱷᱤᱰᱤᱭᱳ ᱫᱚ ᱵᱮᱥᱛᱮ ᱵᱟᱵᱚ ᱡᱤᱞᱤᱧᱟ ᱟᱨ ᱱᱚᱛᱮ ᱨᱮᱜᱮ ᱵᱚ ᱢᱩᱪᱟᱹᱫ ᱠᱟᱜᱼᱟ ᱟᱨ ᱧᱟᱯᱟᱢ ᱵᱚ ᱛᱚᱵᱮ ᱱᱮᱠᱥᱴ ᱵᱞᱚᱜ ᱵᱷᱤᱰᱤᱭᱳ ᱛᱮ ᱟᱨ ᱚᱠᱚᱭ ᱠᱚ ᱱᱚᱣᱟ ᱪᱮᱱᱮᱞ ᱨᱮ ᱱᱟᱣᱟ ᱵᱚᱱ ᱦᱮᱡ ᱟᱠᱟᱱᱟ ᱛᱟᱵᱚᱱ ᱪᱮᱱᱮᱞ ᱥᱟᱵᱥᱠᱨᱟᱭᱤᱵ ᱫᱚ ᱟᱞᱚᱵᱚᱱ ᱦᱤᱲᱤᱧ ᱢᱟ ᱟᱨ ᱵᱷᱤᱰᱤᱭᱳ ᱡᱩᱫᱤ ᱵᱚᱱ ᱠᱩᱥᱤᱭᱟᱠᱟᱜᱼᱟ ᱢᱤᱫᱴᱟᱝ ᱞᱟᱭᱤᱠ ᱛᱚᱨᱟ ᱠᱟᱜ ᱢᱮ ᱛᱟᱵᱚᱱ ᱟᱨ ᱢᱟ ᱛᱚᱵᱮ ᱠᱷᱟᱱ ᱤᱧ ᱯᱟᱥᱴᱟ ᱥᱮᱫ ᱠᱷᱚᱱ ᱡᱚᱦᱟᱨ ᱜᱮ